ᱟᱨ ᱱᱚᱛᱮ ᱨᱮ ᱵᱟᱹᱵᱽᱞᱩ ᱛᱟᱠᱚ ᱪᱟ ᱠᱚ ᱧᱩᱭᱮᱫᱼᱟ ᱱᱟᱦᱟᱜ ᱟᱫᱚ ᱪᱟ ᱠᱚ ᱧᱩᱭᱮᱫᱼᱟ ᱟᱭᱳ ᱫᱚ ᱱᱟᱦᱟᱜ ᱚᱸᱰᱮ ᱚᱱᱛᱮ ᱨᱮ ᱵᱚᱸᱜᱟᱭᱮᱫᱼᱟ ᱱᱟᱦᱟᱜ ᱟᱨ ᱱᱚᱸᱰᱮ ᱫᱚ ᱱᱟᱦᱟᱜ ᱛᱮᱦᱮᱧ ᱠᱚ ᱥᱟᱯᱷᱟ ᱧᱚᱜ ᱟᱠᱟᱫᱼᱟ ᱟᱨ ᱱᱚᱜᱼᱚᱸᱰᱮ ᱧᱮᱞ ᱧᱚᱜ ᱟᱹᱧ ᱯᱮ

ᱵᱟᱭᱟ ᱠᱚᱱᱚ ᱪᱟᱞᱟᱜ ᱞᱟᱝ ᱥᱮ ᱞᱮᱢᱮ ᱱᱚᱛᱮ ᱠᱚᱭᱚᱜ ᱛᱮ ᱵᱟᱡᱟᱜ ᱠᱟᱱᱟ ᱟᱢ ᱦᱮ ᱪᱮ ᱚᱞ ᱠᱮ ᱟᱢ ᱛᱮᱦᱮᱧ ᱟᱢ ᱚᱞ ᱠᱟᱱᱟ ᱦᱮ ᱠᱟᱛᱷᱟ ᱱᱩᱭ ᱥᱟ ᱯᱚᱦᱟᱨ ᱡᱚᱢᱮ ᱥᱚᱠᱛᱚ ᱜᱚᱲᱟ ᱠᱤᱱᱛᱩ ᱱᱚ ᱱᱚᱠᱟ ᱜᱮ ᱛᱟᱦᱮᱱ ᱠᱟᱱᱟ ᱱᱮ ᱱᱤᱠᱮ ᱫᱮᱞᱟᱣᱟ ᱦᱚᱭᱟ ᱵᱟᱲᱟᱭ ᱜᱤᱧ ᱫᱮᱞᱟᱣᱚᱱ ᱪᱟᱞᱟᱣ ᱞᱮᱱᱜᱮ

ᱡᱚᱢ ᱞᱟᱹᱜᱤᱫ ᱤᱱᱟᱹ ᱯᱚᱨᱮ ᱫᱩᱥᱨᱟ ᱵᱟᱨ ᱵᱚᱱ ᱮᱛᱚᱦᱚᱵᱟ ᱵᱞᱚᱜ ᱵᱟᱹᱦᱩ ᱱᱟᱦᱟᱜ ᱪᱟᱞᱟᱣᱮᱱᱟ ᱰᱤᱭᱩᱴᱤ ᱟᱨ ᱱᱤᱛᱚᱜ ᱜᱮ ᱱᱟᱦᱟᱜ ᱱᱤᱛᱚᱜ ᱱᱤᱛᱚᱜ ᱜᱮ ᱱᱟᱦᱟᱜ ᱪᱟᱞᱟᱣᱮᱱᱟ ᱟᱨ ᱤᱧ ᱫᱚ ᱱᱟᱦᱟᱜ ᱡᱚᱵᱤᱧ ᱜᱤᱰᱤ ᱛᱤᱧ ᱞᱟᱹᱜᱤᱫ ᱟᱨ ᱱᱤᱛᱚᱜ ᱱᱟᱦᱟᱜ ᱚᱱᱟ ᱨᱮᱱᱟᱜ ᱟᱫᱷᱟᱨ ᱠᱟᱨᱰ ᱠᱚ ᱱᱟᱦᱟᱜ ᱵᱷᱳᱴᱟᱨ ᱠᱟᱨᱰ ᱠᱚ ᱱᱟᱦᱟᱜ ᱠᱚ ᱠᱚᱭ ᱟᱠᱟᱫᱤᱧᱟ ᱟᱫᱚ ᱯᱷᱳᱴᱳ ᱟᱛᱮ ᱦᱳᱣᱟᱴᱥᱮᱯ ᱨᱤᱧ ᱵᱷᱮᱡᱟᱭᱟ ᱚᱠᱟ ᱨᱮᱱᱟᱜ ᱠᱚ ᱡᱚᱵ ᱞᱟᱹᱜᱤᱫ ᱚᱱᱟ ᱦᱚᱸ ᱱᱟᱦᱟᱜ ᱯᱮ ᱧᱮᱞ ᱫᱟᱲᱮᱭᱟᱜᱼᱟ ᱫᱮᱞᱟᱣ

ᱫᱚᱠᱟᱱ ᱫᱚ ᱱᱟᱜ ᱵᱚᱸᱫ ᱜᱮᱭᱟ ᱟᱨ ᱱᱤᱛᱚᱜ ᱫᱚᱞᱤᱧ ᱨᱩᱣᱟᱹᱲ ᱧᱚᱜ ᱜᱚᱜ ᱠᱟᱱᱟ ᱛᱟᱯᱚᱨᱮ ᱟᱨ ᱠᱟᱹᱴᱤᱡ ᱯᱚᱨᱮ ᱱᱟᱜ ᱦᱮᱡ ᱦᱩᱭᱩᱜᱼᱟ ᱫᱮᱞᱟ ᱵᱚᱱ ᱪᱟᱞᱟᱣ ᱞᱮᱱᱜᱮ ᱚᱲᱟᱜ ᱥᱮᱫ ᱜᱮ ᱟᱨ ᱱᱚᱜᱼᱚ ᱱᱚᱝᱠᱟ ᱦᱚᱨ ᱠᱚ ᱱᱚᱣᱟ ᱦᱚᱨ ᱛᱮᱞᱤᱧ ᱪᱟᱞᱟᱜ ᱠᱟᱱᱟ ᱠᱩᱱᱩ ᱛᱮᱞᱤᱧ ᱡᱚᱲᱤᱠᱷᱤᱭᱟ ᱞᱤᱧ ᱡᱚᱢ ᱵᱟᱲᱟ ᱠᱮᱫ ᱛᱮ ᱟᱨ ᱱᱤᱛᱚᱜ ᱫᱚᱞᱤᱧ ᱪᱟᱞᱟᱜ ᱠᱟᱱᱟ ᱫᱚᱠᱟᱱ ᱥᱮᱫ ᱜᱮ ᱨᱟᱱ ᱫᱚᱠᱟᱱ ᱥᱮᱫ ᱜᱮ ᱟᱨ ᱫᱮᱞᱟ ᱵᱚᱱ ᱪᱟᱞᱟᱣ ᱦᱩᱭᱩᱜᱼᱟ ᱟᱨ ᱵᱟᱹᱦᱩ ᱢᱟᱱᱟ ᱡᱚᱲᱠᱤᱭᱟ ᱡᱚᱢ ᱠᱮᱜᱼᱟ ᱚᱱᱠᱟ ᱜᱤᱧ ᱵᱷᱟᱹᱵᱤᱭᱮᱜᱼᱟ ᱟᱨ ᱫᱮᱞᱟ ᱵᱚᱱ ᱪᱟᱞᱟᱣ ᱞᱮᱱᱜᱮ ᱱᱚᱝᱠᱟ ᱛᱮ ᱱᱟᱦᱟᱜ ᱞᱤᱧ ᱪᱟᱞᱟᱜ ᱠᱟᱱᱟ ᱞᱚᱜᱚᱱ ᱞᱚᱜᱚᱱ ᱧᱚᱜ ᱞᱤᱧ ᱥᱮᱴᱮᱨᱚᱜᱼᱟ ᱫᱮᱞᱟ ᱵᱚᱱ ᱪᱟᱞᱟᱣ ᱞᱮᱱᱜᱮ ᱞᱤᱧ ᱦᱩᱭ ᱠᱮᱜᱼᱟ ᱞᱤᱧ ᱱᱟᱦᱟᱜ ᱟᱨ ᱱᱤᱛᱚᱜ ᱫᱚᱞᱤᱧ ᱪᱟᱞᱟᱜ ᱞᱟᱹᱜᱤᱫᱼᱟ ᱱᱟᱦᱟᱜ ᱫᱮᱞᱟ ᱵᱚᱱ ᱟᱨ ᱱᱩᱭ ᱱᱚᱰᱮ ᱠᱩᱱᱩ ᱢᱮᱱᱟᱜ ᱟᱠᱟᱫᱮᱭᱟ ᱛᱚ ᱥᱟᱱᱟᱢ ᱠᱚ ᱟᱭᱳ ᱞᱟᱹᱜᱤᱫ ᱨᱟᱱ ᱟᱹᱜᱩ ᱦᱩᱭᱱᱟ ᱟᱨ ᱦᱤᱡᱩᱜ ᱦᱤᱡᱩᱜ ᱛᱮᱜᱮ ᱱᱚᱰᱮ ᱠᱞᱟᱵᱽ ᱚᱲᱟᱜ ᱨᱮ ᱟᱵᱚ ᱥᱟᱨ ᱢᱤᱫᱴᱤᱡ ᱦᱮᱡ ᱟᱠᱟᱱᱟ ᱮᱠᱥᱚᱥᱟᱭᱤᱡᱽ ᱵᱟᱞᱟ ᱥᱟᱨ ᱟᱨ ᱫᱮᱞᱟ ᱵᱚᱱ ᱧᱮᱞ ᱧᱚᱜ ᱠᱚᱣᱟ ᱮᱠᱥᱚᱥᱟᱭᱤᱡᱽ ᱮᱫᱟ ᱠᱚ ᱥᱮ ᱵᱟᱝᱟ ᱧᱮᱞ ᱧᱚᱜ ᱠᱚᱣᱟ ᱵᱚᱱ ᱟᱨ ᱱᱚᱣᱟ ᱱᱚᱛᱮ ᱨᱮ ᱢᱮᱱᱟᱭ ᱟᱠᱟᱫᱮᱭᱟ ᱴᱷᱟᱹᱯᱩᱣᱟᱹ ᱟᱨ ᱱᱚᱛᱮ ᱨᱮ ᱢᱮᱱᱟᱜ ᱟᱠᱟᱫ ᱠᱚᱣᱟ ᱮᱠᱥᱚᱥᱟᱭᱤᱡᱽ ᱵᱟᱞᱟ ᱥᱟᱨ ᱦᱟᱹᱱᱤ ᱦᱟᱱᱛᱮ ᱨᱮ ᱥᱟᱨ ᱢᱮᱱᱟᱜ ᱟᱠᱟᱫᱮᱭᱟ ᱟᱨ ᱱᱚᱰᱮ ᱠᱚ ᱮᱠᱥᱚᱥᱟᱭᱤᱡᱽ ᱮᱫ ᱠᱚᱣᱟ

ᱥᱚᱡᱟᱭ ᱢᱟ ᱯᱮ ᱧᱮᱞ ᱠᱮᱭᱟ ᱟᱨ ᱫᱮᱞᱟᱵᱚ ᱚᱲᱟᱜ ᱥᱮᱫ ᱜᱮᱵᱚᱱ ᱪᱟᱞᱟᱣ ᱞᱮᱱᱜᱮ ᱵᱟᱹᱦᱩ ᱱᱟᱜ ᱚᱲᱟᱜ ᱨᱮ ᱛᱟᱦᱮᱸ ᱠᱚᱜᱼᱟ ᱫᱮᱞᱟᱵᱚᱱ ᱪᱟᱞᱟᱣ ᱞᱮᱱ ᱠᱚ ᱥᱮᱴᱮᱨ ᱜᱚᱫ ᱱᱟᱹᱧ ᱱᱟᱜ ᱚᱲᱟᱜ ᱟᱭᱳ ᱦᱚᱸ ᱱᱟᱜ ᱤᱧ ᱮᱢᱟᱫ ᱫᱮᱭᱟ ᱨᱟᱱ ᱠᱚ ᱟᱨ ᱡᱚᱢᱟᱭ ᱱᱟᱜ ᱟᱡ ᱫᱚ ᱱᱟᱜ ᱫᱮᱞᱟᱵᱚᱱ ᱠᱤᱪᱷᱩ ᱜᱷᱟᱹᱲᱤᱡ ᱵᱚᱱ ᱨᱮᱥᱴᱟ

ᱱᱚᱣᱟ ᱦᱚᱞᱟ ᱛᱤᱱᱟᱹᱜ ᱜᱟᱱ ᱜᱮ ᱱᱟᱜ ᱛᱮᱦᱮᱧ ᱚᱱᱟ ᱤᱱᱟᱹᱜ ᱜᱟᱱ ᱜᱮᱞᱮ ᱦᱮᱡ ᱟᱠᱟᱱᱟ ᱟᱨ ᱥᱟᱢᱟᱱ ᱠᱚ ᱚᱱᱮ ᱚᱸᱰᱮ ᱢᱮᱱᱟᱜ ᱟᱠᱟᱫ ᱛᱟᱞᱮ ᱡᱟᱠᱤ ᱥᱟᱢᱟᱱ ᱠᱚ ᱚᱱᱮ ᱚᱸᱰᱮ ᱫᱚᱛᱚ ᱠᱚ ᱱᱟᱜ ᱚᱱᱮ ᱚᱸᱰᱮ ᱫᱚᱦᱚ ᱟᱠᱟᱱᱟ ᱚᱱᱮ ᱚᱸᱰᱮ ᱫᱚᱦᱚ ᱟᱠᱟᱱᱟ ᱫᱚᱛᱚ ᱠᱚ ᱱᱟᱜ ᱟᱨ ᱱᱩᱠᱤᱱ ᱱᱚᱛᱮ ᱨᱮ ᱱᱚᱛᱮ ᱢᱮᱱᱟᱜ ᱟᱠᱟᱫ ᱠᱤᱱᱟ ᱟᱨ ᱚᱱᱛᱮ ᱱᱟᱜ ᱨᱤᱢᱤᱞ ᱧᱚᱜ ᱠᱮᱜᱼᱟ ᱯᱟᱜᱚ ᱠᱷᱟᱹᱴᱤ ᱠᱟᱹᱴᱤᱡ ᱯᱟᱜᱚ ᱠᱟᱹᱴᱤᱡ ᱠᱷᱟᱨᱟᱯ ᱧᱚᱜ ᱠᱮᱫ ᱛᱟᱞᱮᱭᱟ ᱟᱨ ᱱᱤᱛᱚᱜ ᱪᱮᱫ ᱞᱮᱠᱟ ᱧᱮᱞᱚᱜ ᱠᱟᱱᱟ ᱱᱟᱦᱟᱜ ᱵᱟᱹᱧ ᱵᱟᱲᱟᱭᱟ ᱮᱱᱟᱝ ᱫᱚ ᱱᱟᱦᱟᱜ ᱠᱟᱹᱴᱤᱡ ᱱᱟᱯᱟᱭ ᱜᱮ ᱱᱟᱦᱟᱜ ᱥᱩᱴ ᱵᱷᱟᱜᱟᱭᱱᱟᱞᱮ ᱠᱤᱱᱛᱩ ᱞᱟᱜᱽ ᱵᱷᱟᱜᱽ ᱯᱟᱸᱪ ᱪᱷᱚᱴᱤ ᱫᱚᱞᱮ ᱵᱮᱱᱟᱣ ᱦᱩᱭ ᱠᱮᱫ ᱜᱮᱭᱟ ᱟᱨ ᱟᱡᱟᱜ ᱦᱚᱸ ᱱᱟᱦᱟᱜ ᱯᱟᱸᱪ ᱯᱩᱱᱭᱟᱹ ᱜᱟᱱ ᱵᱮᱱᱟᱣᱮᱱᱟ ᱤᱧᱟᱹᱜ ᱪᱷᱚᱴᱤ ᱜᱟᱱ ᱢᱟᱱᱮ ᱴᱳᱴᱟᱞ ᱦᱩᱭᱱᱟ ᱫᱚᱥᱴᱤ ᱟᱨ ᱟᱨ ᱯᱟᱸᱪᱴᱤ ᱵᱮᱱᱟᱣ ᱞᱟᱹᱜᱤᱫ ᱟᱨ ᱤᱧ ᱵᱷᱚᱜᱚᱵᱟᱱ ᱡᱟᱣᱦᱳᱠ ᱫᱩᱥᱨᱟᱹ ᱮᱛᱚᱦᱚᱵ ᱠᱮᱫᱼᱟᱭ ᱡᱟᱦᱟᱸ ᱫᱚ ᱩᱰᱩᱠ ᱧᱚᱜ ᱮᱱᱟ ᱟᱹᱰᱤ ᱠᱩᱥᱤ ᱞᱤᱧ ᱵᱩᱡᱷᱟᱹᱣ ᱠᱮᱜᱼᱟ ᱪᱮᱫᱟᱜ ᱥᱮ ᱯᱟᱜᱚᱭ ᱠᱷᱟᱨᱟᱯᱮᱫ ᱛᱟᱦᱮᱸᱫ ᱱᱤᱛᱚᱜ ᱜᱮ ᱟᱹᱞᱤᱧ ᱯᱩᱨᱟᱹ ᱪᱤᱱᱛᱟᱹ ᱜᱮᱞᱤᱧ ᱛᱟᱦᱮᱸ ᱞᱮᱱ ᱛᱟᱦᱮᱸᱫ ᱛᱚ ᱟᱨ ᱯᱟᱜᱚᱭ ᱴᱷᱤᱠ ᱧᱚᱜ ᱠᱮᱜᱼᱟ ᱟᱹᱰᱤ ᱱᱟᱯᱟᱭ ᱜᱮ ᱛᱚ ᱠᱟᱹᱴᱤᱡ ᱧᱮᱞ ᱯᱮ ᱯᱟᱜᱚᱭ ᱯᱟᱜᱚᱭ ᱱᱚᱛᱮ ᱠᱷᱟᱨᱟᱯᱮᱫ ᱛᱟᱦᱮᱸᱫ ᱱᱤᱛᱚᱜ ᱴᱷᱤᱠ ᱧᱚᱜ ᱠᱟᱜᱼᱟᱭ ᱟᱨ ᱱᱤᱛᱚᱜ ᱜᱮ ᱦᱟᱸᱜ ᱯᱟᱸᱪᱴᱤ ᱟᱨ ᱯᱟᱸᱪᱴᱤ ᱜᱟᱱ ᱞᱤᱧ ᱵᱮᱱᱟᱣᱟ ᱤᱱᱟᱹ ᱞᱟᱹᱜᱤᱫ ᱛᱮ ᱠᱟᱹᱴᱤᱡ ᱡᱩᱛᱟᱨ ᱪᱷᱩᱴᱟᱹᱣ ᱦᱩᱭ ᱞᱮᱱᱜᱮ ᱟᱨ ᱚᱱᱟ ᱯᱟᱜᱚᱭ ᱠᱷᱟᱨᱟᱯ ᱠᱮᱫ ᱛᱟᱞᱮᱭᱟ ᱯᱟᱜᱚ ᱧᱮᱞ ᱧᱚᱜ ᱮ ᱯᱮ ᱚᱱᱛᱮ ᱨᱮ ᱢᱮᱱᱟᱜ ᱠᱟᱫᱟ ᱯᱟᱜᱚ ᱧᱤᱫᱟᱹ ᱫᱟᱜ ᱫᱟᱜ ᱨᱤᱢᱤᱞ ᱥᱟᱡᱟᱣ ᱠᱮᱜᱼᱟ ᱟᱨ ᱧᱮᱞᱚᱜ ᱠᱟᱱᱟ ᱧᱩᱛ ᱜᱮ ᱱᱟᱦᱟᱜ ᱟᱫᱚ ᱵᱟᱹᱧ ᱮᱛᱚᱦᱚᱵᱟ ᱢᱮᱱᱛᱮ ᱵᱞᱚᱜ ᱟᱫᱚ ᱧᱮᱞ ᱠᱚᱯᱮ ᱛᱤᱱᱟᱹᱜ ᱜᱟᱱ ᱠᱚ ᱦᱮᱡ ᱡᱟᱣᱨᱟᱭᱮᱱᱟ ᱥᱩᱴᱤᱝ ᱧᱮᱞᱛᱮ ᱟᱨ ᱫᱮᱞᱟᱵᱚ ᱟᱨ ᱢᱤᱫᱴᱤᱡ ᱥᱤᱱ ᱢᱮᱱᱟᱜ ᱟᱠᱟᱫᱼᱟ

ᱛᱚ ᱥᱟᱱᱟᱢ ᱠᱚ ᱥᱩᱴᱤᱝ ᱠᱷᱚᱱ ᱱᱟᱦᱟᱜ ᱦᱮᱡ ᱦᱩᱭᱱᱟ ᱟᱨ ᱦᱮᱡ ᱦᱩᱭ ᱯᱚᱨᱮ ᱱᱟᱦᱟᱜ ᱵᱚᱸᱜᱟ ᱵᱟᱲᱟ ᱦᱩᱭᱱᱟ ᱚᱸᱰᱮ ᱚᱸᱰᱮ ᱱᱟᱦᱟᱜ ᱵᱚᱸᱜᱟ ᱵᱟᱲᱟ ᱦᱩᱭᱱᱟ ᱟᱨ ᱚᱸᱰᱮ ᱱᱟᱦᱟᱜ ᱵᱞᱚᱜ ᱫᱩᱧ ᱢᱩᱪᱟᱹᱫᱮᱜᱼᱟ ᱵᱞᱚᱜ ᱯᱮ ᱠᱩᱥᱤ ᱟᱠᱟᱫ ᱠᱷᱟᱱ ᱫᱚ ᱞᱟᱭᱤᱠ ᱯᱮ ᱥᱮᱭᱟᱨ ᱯᱮ ᱥᱟᱵᱥᱠᱨᱟᱭᱤᱵ ᱯᱮ ᱟᱨ ᱡᱚᱴᱟ ᱠᱚ ᱥᱟᱶ ᱥᱮᱭᱟᱨ ᱯᱮ ᱢᱟ ᱛᱚᱵᱮ ᱢᱩᱪᱟᱹᱫ ᱚᱠᱛᱚ ᱨᱮ ᱤᱧ ᱯᱟᱥᱴᱟ ᱠᱷᱚᱱ ᱡᱚᱦᱟᱨ ᱜᱮ ᱱᱮᱠᱥᱴ ᱵᱞᱚᱜ ᱨᱮᱵᱚᱱ ᱧᱟᱯᱟᱢᱟ ᱵᱟᱭ ᱵᱟᱭ